ᱡᱚᱦᱟᱨ ᱜᱮ ᱫᱤᱥ ᱦᱩᱫᱤᱥ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱜᱟᱛᱮ ᱠᱚ ᱥᱟᱹᱜᱩᱱ ᱫᱟᱨᱟᱢ ᱛᱚ ᱛᱮᱦᱮᱧ ᱫᱚᱧ ᱞᱟᱹᱭᱟ ᱯᱟᱹᱴᱷᱩᱣᱟᱹ ᱠᱚ ᱞᱟᱹᱜᱤᱫ ᱡᱟᱦᱟᱸᱭ ᱡᱟᱦᱟᱸᱭ ᱳᱭᱮᱥᱴ ᱵᱮᱝᱜᱚᱞ ᱨᱮ ᱟᱭᱤᱪ ᱮᱥ ᱯᱚᱨᱤᱠᱠᱷᱟ ᱵᱚᱱ ᱮᱢ ᱠᱟᱫᱟ ᱩᱱᱠᱩ ᱠᱚ ᱞᱟᱹᱜᱤᱫ ᱛᱚ ᱛᱮᱦᱮᱧ ᱫᱚ ᱫᱚᱥ ᱡᱩᱱ ᱫᱩ ᱦᱟᱡᱟᱨ ᱵᱟᱭᱤᱥ ᱠᱟᱱᱟ ᱛᱤᱦᱤᱧ ᱫᱚ ᱨᱮᱡᱟᱞ ᱵᱚᱱ ᱧᱟᱢᱟ ᱥᱮ ᱚᱱᱞᱟᱭᱤᱱ ᱠᱷᱚᱡ ᱵᱚᱱ ᱪᱮᱠ ᱫᱟᱲᱮᱭᱟᱜ᱾ ᱜᱟᱛᱮ ᱠᱚ ᱵᱟᱨᱚ ᱴᱟ ᱯᱚᱨ ᱠᱷᱚᱱ ᱨᱮᱡᱟᱞ ᱫᱚᱵᱚᱱ ᱧᱮᱞ ᱢᱟ ᱥᱮ ᱵᱚᱱ ᱪᱮᱠ ᱢᱟ᱾ ᱛᱚ ᱡᱟᱦᱟᱭ ᱡᱟᱦᱟᱭ ᱯᱟᱹᱴᱷᱩᱣᱟᱹ ᱠᱚ ᱵᱟᱵᱚᱱ ᱵᱟᱲᱟᱭᱟ ᱡᱮ ᱪᱤᱠᱟ ᱛᱮ ᱚᱱᱞᱟᱭᱤᱱ ᱠᱷᱚᱱ ᱪᱮᱠ ᱫᱟᱲᱮᱭᱟᱜ ᱵᱚᱱ ᱢᱳᱵᱟᱭᱤᱞ ᱛᱮ ᱛᱚ ᱩᱱᱠᱩ ᱠᱚᱫᱚ ᱡᱚᱛᱚ ᱠᱷᱚᱱ ᱢᱟᱲᱟᱝ ᱟᱵᱚ ᱠᱨᱳᱢ ᱵᱟᱠᱷᱟᱱ ᱜᱩᱜᱚᱞ ᱛᱮᱵᱚᱱ ᱪᱟᱞᱟᱜ ᱢᱟ ᱚᱸᱰᱮ ᱪᱟᱞᱟᱣ ᱠᱟᱛᱮ ᱟᱵᱚ ᱥᱩᱫᱩ ᱵᱚᱱ ᱚᱞ ᱢᱟ᱾ ᱳᱭᱮᱥᱴ ᱵᱮᱝᱜᱚᱞ ᱮᱭᱤᱪ ᱮᱥ ᱨᱮᱡᱟᱞᱴ ᱪᱮᱠ ᱫᱩ ᱦᱟᱡᱟᱨ ᱵᱟᱭᱤᱥ ᱛᱚ ᱜᱟᱛᱮ ᱠᱚ ᱱᱚᱣᱟ ᱚᱞ ᱠᱟᱛᱮ ᱟᱵᱚ ᱯᱷᱟᱥᱴ ᱳᱭᱮᱵᱽᱥᱟᱭᱤᱴ ᱨᱮᱜᱮ ᱵᱚᱱ ᱡᱚᱴᱮᱫ ᱢᱟ ᱡᱚᱴᱮᱫ ᱠᱟᱛᱮ ᱚᱸᱰᱮ ᱟᱵᱚ ᱚᱞ ᱦᱩᱭᱩᱜ ᱛᱟᱵᱚᱱᱟ ᱨᱳᱞ ᱱᱚᱢᱵᱚᱨ ᱟᱨ ᱨᱮᱡᱤᱥᱴᱨᱮᱥᱚᱱ ᱱᱚᱢᱵᱚᱨ ᱮᱰᱢᱤᱴ ᱨᱮᱱᱟᱜ ᱨᱳᱞ ᱱᱚᱢᱵᱚᱨ ᱟᱨ ᱨᱮᱡᱤᱥᱴᱨᱮᱥᱚᱱ ᱱᱚᱢᱵᱚᱨ ᱱᱚᱣᱟ ᱵᱚᱱ ᱚᱞ ᱞᱮᱠᱷᱟᱡ ᱜᱮ ᱟᱵᱚ ᱟᱨ ᱞᱟᱛᱟᱨ ᱨᱮ ᱢᱤᱫᱴᱮᱱ ᱠᱮᱯᱪᱟ ᱠᱳᱰ ᱛᱟᱦᱮᱱᱟ ᱛᱚ ᱚᱱᱟ ᱵᱚᱱ ᱚᱞ ᱞᱮᱠᱷᱟᱡ ᱜᱮ ᱟᱵᱚ ᱨᱮᱡᱟᱞᱴ ᱵᱚᱱ ᱧᱮᱞ ᱫᱟᱲᱮᱭᱟᱜᱼᱟ ᱛᱚ ᱜᱟᱛᱮ ᱠᱚ ᱡᱟᱦᱟᱸᱭ ᱡᱩᱫᱤ ᱛᱟᱣ ᱨᱮᱦᱚᱸ ᱡᱩᱫᱤ ᱵᱟᱝ ᱦᱩᱭᱩᱜᱼᱟ ᱥᱮ ᱵᱟᱵᱚᱱ ᱧᱮᱞ ᱫᱟᱲᱮᱭᱟᱜ ᱠᱷᱟᱱ ᱰᱤᱥᱠᱨᱤᱯᱥᱚᱱ ᱨᱮ ᱚᱱᱟ ᱨᱮᱱᱟᱜ ᱞᱤᱝᱠ ᱤᱧ ᱮᱢᱟᱜᱼᱟ ᱞᱟᱛᱟᱨ ᱨᱮ ᱛᱚ ᱚᱸᱰᱮ ᱵᱚᱱ ᱡᱚᱴᱮᱫ ᱞᱮᱠᱷᱟᱱ ᱡᱟᱥᱴ ᱰᱟᱭᱨᱮᱠᱴ ᱚᱱᱟ ᱳᱭᱮᱵᱽᱥᱟᱭᱤᱴ ᱵᱚᱱ ᱥᱮᱱᱚᱜᱼᱟ ᱟᱨ ᱵᱚᱱ ᱧᱮᱞ ᱫᱟᱲᱮᱭᱟᱜᱼᱟ ᱛᱚ ᱜᱟᱛᱮ ᱠᱚ ᱟᱨ ᱡᱩᱫᱤ ᱵᱟᱵᱚᱱ ᱵᱟᱲᱟᱭ ᱫᱟᱲᱮᱭᱟᱜᱼᱟ ᱥᱮ ᱵᱟᱵᱚᱱ ᱵᱩᱡᱽ ᱫᱟᱲᱮᱭᱟᱜᱼᱟ ᱮᱱ ᱨᱮᱦᱚᱸ ᱛᱟᱦᱚᱞᱮ ᱞᱟᱛᱟᱨ ᱨᱮ ᱠᱚᱢᱮᱱᱴ ᱨᱮ ᱠᱚᱢᱮᱱᱴ ᱛᱟᱵᱚᱱ ᱯᱮ ᱤᱧ ᱟᱯᱮ ᱞᱟᱹᱜᱤᱫ ᱛᱮᱞᱟ ᱮᱢ ᱨᱮᱱᱟᱜ ᱤᱧ ᱨᱤᱠᱟᱹᱭᱟ ᱢᱩᱪᱟᱹᱫ ᱨᱮ ᱥᱟᱱᱟᱢ ᱠᱚ